ᱡᱚᱦᱟᱨ ᱮᱡᱩᱠᱮᱥᱚᱱ ᱚᱯ ᱥᱟᱱᱛᱟᱞᱤ ᱤᱭᱩᱴᱩᱵ ᱪᱮᱱᱮᱞ ᱨᱮ ᱟᱯᱮ ᱠᱚ ᱥᱟᱹᱜᱩᱱ ᱫᱟᱨᱟᱢ ᱤᱧ ᱜᱮ ᱠᱟᱱᱩ ᱦᱮᱢᱵᱨᱚᱢ ᱛᱚ ᱟᱹᱰᱤ ᱫᱤᱱ ᱦᱩᱭᱮᱱᱟ ᱵᱷᱤᱰᱤᱭᱳ ᱵᱟᱝ ᱛᱮᱭᱟᱨ ᱟᱠᱟᱱᱟ ᱱᱚᱣᱟ ᱨᱮᱫᱚ ᱟᱹᱞᱤᱧᱟᱜ ᱦᱚᱲᱢᱚ ᱠᱷᱩᱵ ᱜᱮ ᱠᱷᱟᱨᱟᱯ ᱛᱟᱦᱮᱸ ᱠᱟᱱᱟ ᱚᱱᱟᱛᱮ ᱵᱷᱤᱰᱤᱭᱳ ᱵᱟᱝ ᱛᱮᱭᱟᱨ ᱟᱠᱟᱱᱟ ᱟᱫᱚ ᱱᱚᱜᱼᱚᱭ ᱛᱮᱦᱮᱧ ᱠᱷᱚᱱ ᱞᱤᱧ ᱮᱛᱚᱦᱚᱵᱮᱜᱼᱟ ᱯᱟᱹᱴᱷᱩᱣᱟᱹ ᱠᱚ ᱡᱟᱦᱟᱸᱭ ᱠᱚ ᱵᱟᱵᱚᱱ ᱥᱟᱵᱥᱠᱨᱟᱭᱤᱵ ᱠᱟᱜᱼᱟ ᱩᱱᱠᱩ ᱦᱚᱸ ᱥᱟᱵᱥᱠᱨᱟᱭᱤᱵ ᱛᱟᱵᱚᱱ ᱯᱮ ᱟᱨ ᱞᱟᱭᱤᱠ ᱥᱮᱭᱟᱨ ᱠᱚᱢᱮᱱᱴ ᱠᱚᱫᱚ ᱟᱞᱚᱵᱚᱱ ᱦᱤᱲᱤᱧ ᱛᱟᱵᱚᱱ ᱢᱟ ᱚᱱᱟ ᱠᱚᱨᱮ ᱜᱮ ᱦᱟᱸᱜ ᱡᱚᱛᱚ ᱡᱤᱱᱤᱥ ᱵᱚᱱ ᱵᱟᱲᱟᱭ ᱫᱟᱲᱮᱭᱟᱜ ᱠᱟᱱᱟ ᱚᱠᱟ ᱠᱚ ᱴᱷᱤᱠᱚᱜ ᱠᱟᱱᱟ ᱚᱠᱟ ᱠᱚ ᱵᱷᱩᱞᱚᱜ ᱠᱟᱱᱟ ᱥᱟᱱᱟᱢ ᱦᱚᱲ ᱫᱚ ᱥᱟᱱᱟᱢ ᱞᱮᱠᱟᱱ ᱠᱟᱛᱷᱟ ᱡᱮᱨᱚᱠᱚᱢ ᱢᱤᱫ ᱦᱚᱲᱮ ᱞᱟᱹᱭᱟ ᱱᱚᱣᱟ ᱫᱚ ᱴᱷᱤᱠ ᱜᱮᱭᱟ ᱟᱨ ᱢᱤᱫ ᱦᱚᱲ ᱫᱚ ᱵᱷᱩᱞ ᱜᱮᱭᱟ ᱚᱱᱟ ᱠᱚᱵᱚᱱ ᱥᱟᱞᱟ ᱜᱚᱴᱟ ᱞᱟᱹᱜᱤᱫ ᱜᱮ ᱠᱚᱢᱮᱱᱴᱥ ᱠᱚᱫᱚ ᱛᱟᱦᱮᱱ ᱠᱟᱱ ᱛᱟᱵᱚᱱᱟ ᱢᱟ ᱛᱚᱵᱮ ᱛᱮᱦᱮᱧ ᱫᱚ ᱫᱷᱟᱹᱨᱛᱤ ᱨᱮᱱᱟᱜ ᱛᱤᱱᱟᱹᱝ ᱢᱟᱦᱟᱫᱮᱥ ᱢᱮᱱᱟᱜᱼᱟ ᱚᱱᱮ ᱠᱚᱨᱮᱱᱟᱜ ᱧᱩᱛᱩᱢ ᱜᱮᱵᱚᱱ ᱧᱮᱞᱟ ᱱᱚᱣᱟ ᱵᱷᱤᱰᱤᱭᱳ ᱨᱮᱫᱚ ᱢᱟ ᱛᱚᱵᱮ ᱵᱷᱤᱰᱤᱭᱳ ᱵᱚᱱ ᱮᱛᱚᱦᱚᱵ ᱞᱟᱹᱜᱤᱫ ᱯᱩᱭᱞᱩ ᱨᱮ ᱮᱥᱤᱭᱟ ᱮᱥᱤᱭᱟ ᱯᱚᱨᱮ ᱤᱭᱩᱨᱳᱯ ᱤᱭᱩᱨᱳᱯ ᱤᱱᱟᱹ ᱛᱟᱭᱱᱚᱢ ᱟᱯᱷᱨᱤᱠᱟ ᱟᱯᱷᱨᱤᱠᱟ ᱮᱛᱚᱢ ᱱᱚᱣᱟ ᱚᱥᱴᱨᱮᱞᱤᱭᱟ ᱚᱥᱴᱨᱮᱞᱤᱭᱟ ᱠᱚᱸᱭᱮ ᱟᱢᱮᱨᱤᱠᱟ ᱮᱛᱚᱢ ᱟᱢᱮᱨᱤᱠᱟ ᱟᱱᱴᱟᱨᱠᱚᱴᱤᱠᱟ ᱱᱚᱣᱟ ᱜᱮ ᱛᱟᱦᱮᱸ ᱠᱟᱱᱟ ᱫᱷᱟᱹᱨᱛᱤ ᱨᱮᱱᱟᱜ ᱮᱭᱟᱭ ᱜᱚᱴᱟᱝ ᱢᱟᱦᱟᱫᱮᱥ ᱨᱮᱱᱟᱜ ᱧᱩᱛᱩᱢ